ᱥᱟᱱᱟᱢ ᱠᱚ ᱡᱚᱦᱟᱨ ᱥᱟᱶᱦᱮᱫ ᱥᱟᱸᱜᱷᱟᱨ ᱭᱩᱴᱩᱵᱽ ᱪᱮᱱᱮᱞ ᱨᱮ ᱟᱯᱮ ᱠᱚᱣᱟᱜ ᱥᱟᱹᱜᱩᱱ ᱫᱟᱨᱟᱢ ᱛᱮᱦᱮᱧ ᱫᱚ ᱰᱚᱠᱴᱚᱨ ᱰᱚᱢᱟᱱ ᱥᱟᱦᱩ ᱥᱟᱢᱤᱨᱟᱜ ᱡᱤᱭᱚᱱ ᱪᱚᱨᱤᱛ ᱵᱟᱵᱚᱛ ᱤᱧ ᱞᱟᱹᱭ ᱟᱸᱡᱚᱢ ᱟᱵᱚᱱᱟ ᱥᱟᱱᱛᱟᱲᱤ ᱥᱟᱶᱦᱮᱫ ᱦᱟᱨᱟ ᱵᱩᱨᱩ ᱨᱮ ᱡᱟᱦᱟᱸᱭ ᱥᱟᱶᱦᱮᱫᱤᱭᱟᱹ ᱠᱚᱣᱟᱜ ᱮᱱᱮᱢ ᱫᱚ ᱥᱟᱶᱦᱮᱫ ᱥᱚᱠᱲᱟ ᱨᱮ ᱢᱮᱱᱟᱜᱼᱟ ᱚᱱᱟ ᱛᱟᱞᱟ ᱨᱮ ᱰᱚᱠᱴᱚᱨ ᱰᱚᱢᱟᱱ ᱥᱟᱦᱩ ᱥᱟᱢᱤᱨ ᱫᱚ ᱧᱩᱢ ᱩᱯᱨᱩᱢ ᱢᱤᱫ ᱢᱟᱹᱱᱟᱱ ᱥᱟᱯᱲᱮᱫ ᱯᱩᱨᱩᱫᱷᱩᱞ ᱚᱱᱚᱬᱦᱤᱭᱟᱹ, ᱜᱟᱹᱠᱷᱩᱲ ᱚᱱᱚᱞᱤᱭᱟᱹ ᱟᱨ ᱥᱟᱶᱦᱮᱫᱤᱭᱟᱹ ᱜᱮ ᱠᱟᱱᱟᱭ᱾ ᱰᱚᱠᱴᱚᱨ ᱰᱚᱢᱟᱱ ᱥᱟᱦᱩ ᱥᱟᱢᱤᱨ ᱟᱜ ᱡᱟᱱᱟᱢ ᱫᱚ ᱱᱤᱛ ᱟᱜ ᱡᱷᱟᱨᱠᱷᱚᱸᱰ ᱯᱚᱱᱚᱛ ᱜᱳᱰᱰᱟ ᱡᱷᱤᱞᱟ ᱨᱮᱭᱟᱜ ᱯᱟᱱᱫᱟᱦᱟ ᱧᱩᱛᱩᱢᱟᱱ ᱟᱹᱛᱩ ᱨᱮ ᱦᱩᱭ ᱞᱮᱱᱟ᱾ ᱡᱟᱱᱟᱢ ᱢᱟᱦᱟᱸ ᱢᱟᱹᱦᱤᱛ ᱫᱚ ᱯᱮ ᱜᱮᱞ ᱡᱩᱱ ᱜᱮᱼᱟᱨᱮ ᱥᱟᱭ ᱵᱟᱜᱮ ᱯᱩᱱ ᱥᱟᱹᱦᱤᱛ ᱨᱮ᱾ ᱟᱭᱳ ᱫᱚ ᱯᱤᱭᱟᱹᱥᱤ ᱫᱮᱣᱤ ᱟᱨ ᱵᱟᱵᱟ ᱧᱩᱛᱩᱢ ᱫᱚ ᱫᱚᱭᱟᱞ ᱥᱟᱦᱩ ᱛᱟᱦᱮᱸ ᱠᱟᱱᱟ᱾ ᱯᱟᱱᱫᱟᱦᱟ ᱫᱚ ᱢᱤᱫ ᱥᱟᱱᱛᱟᱲ ᱟᱹᱛᱩ᱾ ᱚᱱᱟ ᱛᱮ ᱜᱤᱫᱽᱨᱟᱹ ᱠᱷᱚᱱ ᱜᱮ ᱰᱚᱢᱟᱱ ᱥᱟᱦᱩ ᱥᱟᱢᱤᱨ ᱜᱚᱢᱠᱮ ᱫᱚ ᱥᱟᱱᱛᱟᱲ ᱜᱤᱫᱽᱨᱟᱹ ᱠᱚ ᱥᱟᱶ ᱠᱷᱤᱞᱰᱩ ᱠᱟᱛᱮᱭ ᱦᱟᱨᱟ ᱟᱠᱟᱱᱟ᱾ ᱚᱱᱟᱛᱮ ᱟᱡᱟᱜ ᱡᱤᱞ ᱡᱟᱝ ᱨᱮ ᱥᱟᱱᱛᱟᱲ ᱞᱟᱠᱪᱟᱨ ᱫᱚ ᱯᱮᱨᱮᱡ ᱟᱠᱟᱱᱟ᱾ ᱟᱹᱛᱩ ᱨᱮᱱᱟᱜ ᱟᱥᱲᱟ ᱨᱮᱜᱮ ᱜᱮᱼᱟᱨᱮ ᱥᱟᱭ ᱯᱮᱜᱮ ᱯᱩᱱ ᱥᱟᱹᱦᱤᱛ ᱨᱮ ᱟᱡᱟᱜ ᱵᱷᱩᱨᱛᱤ ᱦᱩᱭ ᱮᱱᱟ᱾ ᱦᱤᱱᱫᱤ ᱟᱨ ᱥᱟᱱᱛᱟᱲᱤ ᱵᱟᱱᱟᱨ ᱯᱟᱹᱨᱥᱤ ᱛᱮ ᱯᱟᱲᱦᱟᱣ ᱨᱮᱱᱟᱜ ᱵᱮᱵᱚᱥᱛᱟ ᱛᱟᱦᱮᱸ ᱠᱟᱱ ᱛᱮ ᱰᱚᱢᱟᱱ ᱜᱚᱢᱠᱮ ᱫᱚ ᱵᱟᱱᱟᱨ ᱥᱟᱛᱟᱢ ᱤᱫᱤ ᱠᱟᱛᱮ ᱯᱟᱲᱦᱟᱣ ᱮ ᱮᱦᱚᱵ ᱠᱮᱫᱟ᱾ ᱞᱟᱥᱮᱨ ᱦᱟᱛᱟᱝ ᱰᱚᱢᱟᱱ ᱜᱚᱢᱠᱮ ᱫᱚ ᱜᱮᱼᱟᱨᱮ ᱥᱟᱭ ᱯᱮᱜᱮ ᱢᱚᱬ ᱥᱟᱹᱦᱤᱛ ᱨᱮ ᱱᱚᱶᱟ ᱟᱥᱲᱟ ᱠᱷᱚᱱ ᱜᱮ ᱟᱯᱟᱨ ᱯᱨᱟᱭᱢᱟᱨᱤ ᱮ ᱯᱟᱥ ᱠᱮᱫᱟ᱾ ᱚᱱᱟ ᱛᱟᱭᱚᱢ ᱟᱡᱟᱜ ᱵᱷᱩᱨᱛᱤ ᱦᱩᱭ ᱮᱱᱟ ᱯᱟᱨᱛᱷᱟ ᱨᱮᱱᱟᱜ ᱢᱤᱥᱚᱱ ᱟᱥᱲᱟ ᱨᱮ᱾ ᱱᱚᱰᱮ ᱠᱷᱚᱱ ᱦᱚᱸ ᱜᱮ ᱟᱨᱮ ᱥᱟᱭ ᱯᱮ ᱜᱮ ᱮᱭᱟᱭ ᱥᱟᱹᱦᱤᱛ ᱨᱮ ᱢᱟᱲᱟᱝ ᱫᱷᱟᱯ ᱛᱮ ᱢᱤᱰᱤᱞ ᱮ ᱥᱟᱹᱛ ᱠᱮᱫᱼᱟ᱾ ᱱᱚᱝᱠᱟ ᱠᱚ ᱢᱮᱱᱟ ᱡᱮ ᱯᱩᱨᱟᱹ ᱥᱟᱱᱛᱟᱲ ᱯᱟᱨᱜᱟᱱᱟ ᱨᱮ ᱟᱡ ᱜᱮ ᱡᱚᱛᱚ ᱠᱷᱚᱱ ᱪᱮᱛᱟᱱ ᱨᱮᱭ ᱛᱟᱦᱮᱸᱱ ᱛᱟᱦᱮᱸᱫ᱾ ᱩᱱ ᱚᱠᱛᱚ ᱥᱟᱱᱛᱟᱲᱤ ᱥᱟᱛᱟᱢ ᱞᱮᱠᱟᱛᱮ ᱫᱚᱦᱚ ᱠᱟᱛᱮ ᱢᱮᱴᱨᱤᱠ ᱮᱢ ᱨᱮᱱᱟᱜ ᱥᱚᱨᱠᱟᱨ ᱦᱚᱛᱮᱛᱮ ᱵᱮᱵᱚᱥᱛᱟ ᱛᱟᱦᱮᱸ ᱠᱟᱱᱟ᱾ ᱚᱱᱟᱛᱮ ᱰᱚᱢᱟᱱ ᱥᱟᱦᱩ ᱥᱟᱢᱤᱨ ᱜᱚᱢᱠᱮ ᱫᱚ ᱥᱟᱱᱛᱟᱲᱤ ᱥᱟᱛᱟᱢ ᱤᱫᱤ ᱠᱟᱛᱮ ᱯᱟᱲᱦᱟᱣ ᱮ ᱮᱦᱚᱵ ᱠᱮᱫᱼᱟ᱾ ᱥᱟᱱᱛᱟᱲᱤ ᱯᱟᱹᱨᱥᱤ ᱤᱫᱤ ᱠᱟᱛᱮ ᱜᱮ ᱰᱚᱢᱟᱱ ᱥᱟᱦᱩ ᱥᱟᱢᱤᱨ ᱜᱚᱢᱠᱮ ᱫᱚ ᱢᱮᱴᱨᱤᱠ ᱵᱤᱱᱤᱰ ᱮ ᱯᱟᱥ ᱠᱮᱫᱼᱟ᱾ ᱜᱮᱟᱨᱮᱥᱟᱭ ᱯᱩᱜᱮ ᱵᱟᱨ ᱥᱟᱹᱦᱤᱛ ᱨᱮ ᱜᱚᱰᱰᱟ ᱦᱟᱭ ᱥᱠᱩᱞ ᱠᱷᱚᱱ ᱢᱟᱬᱟᱝ ᱫᱷᱟᱯ ᱛᱮ᱾ ᱱᱚᱝᱠᱟ ᱛᱮ ᱰᱚᱢᱟᱱ ᱥᱟᱦᱩ ᱥᱟᱢᱤᱨ ᱜᱚᱢᱠᱮ ᱫᱚ ᱢᱟᱬᱟᱝ ᱥᱟᱱᱛᱟᱲᱤ ᱯᱟᱹᱨᱥᱤ ᱤᱫᱤ ᱠᱟᱛᱮ ᱢᱮᱴᱨᱤᱠ ᱮᱢᱚᱜᱤᱡ ᱮ ᱦᱩᱭ ᱮᱱᱟ᱾ ᱚᱱᱟ ᱛᱟᱭᱚᱢ ᱱᱩᱭ ᱫᱚ ᱟᱭᱮ ᱯᱟᱲᱦᱟᱣ ᱞᱟᱹᱜᱤᱫ ᱜᱮᱟᱨᱮᱥᱟᱭ ᱯᱩᱜᱮ ᱵᱟᱨ ᱥᱟᱹᱦᱤᱛ ᱨᱮ ᱵᱷᱟᱜᱚᱞᱯᱩᱨ ᱨᱮᱱᱟᱜ ᱛᱮᱡᱽ ᱱᱟᱨᱟᱭᱚᱱ ᱡᱩᱵᱽᱞᱤ ᱠᱚᱞᱮᱡᱽ ᱨᱮ ᱵᱷᱩᱨᱛᱤ ᱮᱱᱟᱭ᱾ ᱚᱱᱟ ᱚᱠᱛᱚ ᱢᱟᱦᱟᱛᱢᱟ ᱜᱟᱱᱫᱷᱤ ᱟᱜ ᱟᱝᱜᱽᱨᱮᱡᱽ ᱠᱚ ᱥᱤᱧᱚᱛ ᱫᱤᱥᱚᱢ ᱠᱷᱚᱱ ᱞᱟᱜᱟ ᱠᱚ ᱞᱟᱹᱜᱤᱫ ᱟᱱᱟᱫᱚᱲ ᱪᱟᱞᱟᱜ ᱠᱟᱱ ᱛᱟᱦᱮᱸᱫ᱾ ᱚᱱᱠᱟᱱ ᱚᱠᱛᱚ ᱨᱮ ᱱᱩᱭ ᱦᱚᱸ ᱛᱷᱤᱨ ᱵᱟᱝ ᱛᱟᱦᱮᱸ ᱠᱟᱛᱮ ᱟᱱᱟᱫᱚᱲ ᱨᱮ ᱫᱚᱱ ᱠᱷᱟᱸᱡᱚ ᱮᱱᱟᱭ᱾ ᱚᱱᱟ ᱛᱮ ᱯᱟᱲᱦᱟᱣ ᱠᱚ ᱫᱚ ᱛᱟᱭᱚᱢ ᱤᱫᱤ ᱮᱱᱟ᱾ ᱚᱱᱟ ᱛᱟᱭᱚᱢ ᱠᱚᱞᱮᱡᱽ ᱵᱟᱹᱜᱤ ᱠᱟᱛᱮ ᱟᱹᱛᱩ ᱚᱲᱟᱜ ᱮ ᱦᱮᱡ ᱮᱱᱟᱭ᱾ ᱚᱸᱰᱮ ᱜᱮ ᱵᱟᱵᱟ ᱟᱜ ᱥᱟᱱᱟ ᱞᱮᱠᱟᱛᱮ ᱪᱟᱥ ᱵᱟᱥ ᱠᱟᱹᱢᱤ ᱮ ᱧᱮᱞ ᱮᱦᱚᱵ ᱠᱮᱫᱟᱭ᱾ ᱜᱮ ᱟᱨᱮ ᱥᱟᱭ ᱯᱩᱜᱮ ᱯᱩᱱ ᱥᱟᱹᱦᱤᱛ ᱨᱮᱱᱟᱜ ᱡᱩᱞᱟᱭ ᱪᱟᱸᱫᱚ ᱨᱮ ᱥᱟᱦᱩ ᱜᱚᱢᱠᱮ ᱫᱚ ᱥᱟᱱᱛᱟᱲ ᱯᱟᱨᱜᱟᱱᱟ ᱨᱮᱱᱟᱜ ᱰᱮᱯᱩᱴᱤ ᱠᱚᱢᱤᱥᱱᱚᱨ ᱚᱯᱷᱤᱥ ᱨᱮ ᱠᱟᱨᱱᱤᱠ ᱯᱚᱫᱽ ᱨᱮ ᱵᱟᱦᱟᱞ ᱮᱱᱟᱭ᱾ ᱱᱚᱣᱟ ᱯᱚᱫᱽ ᱨᱮᱜᱮ ᱥᱟᱦᱩ ᱜᱚᱢᱠᱮ ᱫᱚ ᱯᱟᱠᱩᱲ ᱟᱨ ᱫᱩᱢᱠᱟ ᱨᱮ ᱢᱮᱥᱟ ᱠᱟᱛᱮ ᱯᱮ ᱥᱮᱨᱢᱟᱭ ᱠᱟᱹᱢᱤ ᱠᱮᱫᱼᱟ᱾ ᱰᱚᱵᱽᱞᱩ ᱡᱤ ᱟᱨᱪᱟᱨ ᱟᱜ ᱫᱤᱥ ᱦᱩᱫᱤᱥ ᱛᱮ ᱥᱟᱥᱟᱯᱲᱟᱣ ᱠᱟᱹᱢᱤᱭ ᱮᱦᱚᱵ ᱠᱮᱫᱼᱟ᱾ ᱜᱮ ᱟᱨᱮ ᱥᱟᱭ ᱯᱩᱜᱮ ᱮᱭᱟᱭ ᱥᱟᱹᱦᱤᱛ ᱨᱮᱱᱟᱜ ᱡᱩᱱ ᱪᱟᱸᱫᱚ ᱠᱷᱚᱱ ᱢᱤᱫ ᱯᱟᱛᱷᱟᱢ ᱦᱚᱲ ᱥᱚᱢᱵᱟᱫᱽ ᱨᱮᱱᱟᱜ ᱵᱷᱟᱨ ᱮ ᱜᱚᱜ ᱠᱮᱫᱼᱟ᱾ ᱰᱚᱠᱴᱚᱨ ᱰᱚᱢᱟᱱ ᱥᱟᱦᱩ ᱥᱟᱢᱤᱨ ᱜᱚᱢᱠᱮ ᱫᱚ ᱮᱠᱞᱟ ᱜᱮ ᱯᱮ ᱜᱮ ᱛᱩᱨ ᱥᱮᱨᱢᱟ ᱦᱟᱹᱵᱤᱡ ᱱᱚᱣᱟ ᱨᱮᱱᱟᱜ ᱠᱟᱹᱢᱤ ᱮ ᱧᱮᱞ ᱥᱟᱢᱴᱟᱣ ᱠᱮᱫᱼᱟ᱾ ᱜᱮ ᱟᱨᱮ ᱥᱟᱭ ᱤᱜᱮ ᱯᱮ ᱥᱮᱨᱢᱟ ᱨᱮᱱᱟᱜ ᱡᱩᱱ ᱪᱟᱸᱫᱚ ᱨᱮᱫᱚ ᱱᱚᱣᱟ ᱠᱟᱹᱢᱤ ᱠᱷᱚᱱᱮ ᱡᱤᱨᱟᱹᱣ ᱮᱱᱟ᱾ ᱥᱟᱥᱟᱯᱲᱟᱣ ᱠᱟᱹᱢᱤ ᱚᱠᱛᱚ ᱨᱮᱜᱮ ᱥᱟᱢᱤᱨ ᱜᱚᱢᱠᱮ ᱫᱚ ᱯᱨᱟᱭᱵᱷᱮᱴ ᱛᱮ ᱵᱷᱟᱜᱚᱞᱯᱩᱨ ᱵᱤᱨᱫᱟᱹᱜᱟᱲ ᱠᱷᱚᱱ ᱟᱭᱮ, ᱵᱤᱭᱮ, ᱵᱤᱭᱮᱞ ᱟᱨ ᱮᱢᱮᱭ ᱥᱟᱹᱛ ᱠᱮᱫᱟᱭ᱾ ᱵᱟᱵᱟ ᱛᱤᱞᱠᱟᱹ ᱢᱟᱹᱡᱷᱤ ᱵᱤᱨᱫᱟᱹᱜᱟᱲ ᱵᱷᱟᱜᱚᱞᱯᱩᱨ ᱠᱷᱚᱱᱮ ᱜᱮᱼᱟᱨᱮ ᱥᱟᱭ ᱤᱜᱮ ᱢᱚᱬ ᱥᱟᱹᱦᱤᱛ ᱨᱮ ᱱᱩᱭ ᱜᱚᱢᱠᱮ ᱫᱚ ᱰᱤᱞᱤᱴ ᱮ ᱧᱟᱢ ᱠᱮᱫᱼᱟ᱾ ᱟᱡᱟᱜ ᱠᱷᱚᱸᱫᱽᱨᱚᱱ ᱨᱮᱱᱟᱜ ᱥᱟᱛᱟᱢ ᱫᱚ ᱛᱟᱦᱮᱸ ᱠᱟᱱᱟ ᱥᱟᱱᱛᱟᱞᱤ ᱚᱨ ᱦᱤᱱᱫᱤ ᱵᱷᱟᱥᱟᱣᱚ ᱠᱟ ᱛᱩᱞᱱᱟᱛᱢᱚᱠ ᱟᱫᱷᱭᱚᱱ᱾ ᱤᱞᱟᱦᱟᱵᱟᱫᱽ ᱠᱷᱚᱱ ᱵᱤᱥᱟᱨᱚᱫᱽ ᱦᱚᱸᱭ ᱥᱟᱹᱛ ᱠᱮᱫᱼᱟ᱾ ᱰᱚᱢᱟᱱ ᱥᱟᱦᱩ ᱥᱟᱢᱤᱨ ᱜᱚᱢᱠᱮ ᱫᱚ᱾ ᱢᱮᱴᱨᱤᱠ ᱨᱮ ᱯᱟᱲᱦᱟᱜ ᱚᱠᱛᱚ ᱠᱷᱚᱱ ᱜᱮ ᱚᱱᱚᱞ, ᱚᱱᱚᱬᱦᱮ, ᱠᱟᱹᱦᱱᱤ ᱮᱢᱟᱱ ᱚᱞ ᱠᱚᱭ ᱮᱦᱚᱵ ᱞᱮᱫᱼᱟ᱾ ᱱᱩᱭ ᱜᱚᱢᱠᱮ ᱫᱚ ᱥᱟᱱᱛᱟᱲ ᱥᱩᱢᱩᱝ ᱫᱚ ᱵᱟᱝᱼᱟ, ᱦᱤᱱᱫᱤ, ᱵᱷᱚᱡᱽᱯᱩᱨᱤ, ᱢᱮᱭᱛᱷᱞᱤ ᱟᱨ ᱠᱷᱚᱨᱴᱷᱟ ᱮᱢᱟᱱ ᱯᱟᱹᱨᱥᱤ ᱛᱮ ᱦᱚᱸ ᱟᱭᱢᱟ ᱠᱟᱹᱦᱱᱤ, ᱚᱱᱚᱞ, ᱚᱱᱚᱬᱦᱮ ᱠᱚᱭ ᱚᱞ ᱟᱠᱟᱫᱼᱟ᱾ ᱰᱚᱠᱴᱚᱨ ᱰᱚᱢᱟᱱ ᱥᱟᱦᱩ ᱥᱟᱢᱤᱨ ᱟᱜ ᱚᱞ ᱟᱠᱟᱫ ᱯᱩᱛᱷᱤ ᱯᱚᱛᱚᱵ ᱠᱚ᱾ ᱜᱤᱫᱽᱨᱟᱹ ᱠᱚ ᱨᱟᱹᱥᱠᱟᱹ ᱯᱩᱛᱷᱤ ᱯᱮ ᱦᱟᱹᱴᱤᱧ ᱨᱮ ᱢᱮᱱᱟᱜᱼᱟ, ᱥᱮᱫᱟᱭ ᱜᱟᱛᱮ, ᱢᱟᱦᱟᱛᱢᱟ ᱜᱟᱱᱫᱷᱤ, ᱟᱹᱠᱤᱞ ᱢᱟᱨᱥᱟᱞ, ᱟᱠᱷᱲᱟ ᱩᱢᱩᱞ᱾

ᱱᱚᱝᱠᱟᱱ ᱫᱟᱢᱟᱱ ᱚᱞ ᱠᱷᱟᱹᱛᱤᱨ ᱛᱮᱜᱮ ᱟᱭᱢᱟ ᱜᱚᱱᱚᱴᱷᱚᱱ ᱠᱚ ᱰᱚᱠᱴᱚᱨ ᱰᱚᱢᱟᱱ ᱥᱟᱦᱩ ᱥᱟᱢᱮᱛ ᱠᱚ ᱢᱟᱹᱱ ᱥᱟᱨᱦᱟᱣ ᱟᱠᱟᱫᱮᱭᱟ᱾ ᱡᱮᱞᱮᱠᱟ ᱥᱟᱱᱛᱟᱞᱤ ᱥᱟᱦᱤᱛᱭᱚ ᱯᱚᱨᱤᱥᱚᱫᱽ ᱦᱚᱛᱮᱛᱮ ᱥᱟᱶᱦᱮᱫ ᱥᱤᱨᱯᱷᱟᱹ, ᱟᱹᱫᱤᱵᱟᱹᱥᱤ ᱮᱢᱯᱞᱚᱭᱤᱡᱽ ᱠᱨᱤᱭᱮᱥᱚᱱ ᱠᱞᱟᱵᱽ ᱯᱩᱨᱩᱞᱤᱭᱟᱹ ᱦᱚᱛᱮᱛᱮ ᱢᱟᱹᱱ ᱥᱟᱠᱟᱢ, ᱨᱚᱴᱨᱤ ᱠᱞᱟᱵᱽ ᱫᱮᱣᱜᱷᱚᱨ ᱠᱷᱚᱱ ᱢᱟᱹᱱ ᱥᱟᱠᱟᱢ, ᱵᱷᱟᱨᱚᱛᱤᱭᱚ ᱥᱟᱱᱛᱟᱞᱤ ᱥᱟᱦᱤᱛᱭᱚ ᱯᱚᱨᱤᱥᱚᱫᱽ ᱫᱮᱣᱜᱷᱚᱨ ᱦᱚᱛᱮᱛᱮ ᱢᱟᱹᱱ ᱥᱟᱠᱟᱢ, ᱵᱤᱦᱟᱨ ᱥᱚᱨᱠᱟᱨ ᱨᱟᱡᱽᱵᱷᱟᱥᱟ ᱵᱤᱵᱷᱟᱜᱽ ᱯᱟᱴᱱᱟ ᱦᱚᱛᱮᱛᱮ ᱢᱟᱱᱚᱛ, ᱵᱷᱟᱥᱟ ᱥᱚᱝᱜᱚᱢ ᱫᱩᱢᱠᱟ ᱠᱷᱚᱱ ᱢᱟᱱᱚᱛ, ᱵᱤᱨᱥᱟ ᱢᱮᱢᱳᱨᱤᱭᱟᱞ ᱥᱳᱥᱟᱭᱴᱤ ᱡᱟᱢᱥᱮᱫᱽᱯᱩᱨ ᱦᱚᱛᱮᱛᱮ ᱢᱟᱹᱱ ᱥᱟᱠᱟᱢ, ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱦᱚᱛᱮᱛᱮ ᱢᱟᱱᱚᱛ, ᱠᱮᱱᱫᱽᱨᱤᱭᱚ ᱥᱟᱦᱤᱛᱭᱚ ᱟᱠᱟᱰᱮᱢᱤ, ᱱᱟᱣᱟ ᱫᱤᱞᱞᱤ ᱦᱚᱛᱮᱛᱮ ᱵᱷᱟᱥᱟ ᱥᱚᱢᱟᱱ ᱯᱟᱹᱨᱥᱤ ᱢᱟᱱᱚᱛ ᱮ ᱧᱟᱢ ᱟᱠᱟᱫᱼᱟ ᱟᱨᱦᱚᱸ ᱟᱭᱢᱟ ᱢᱟᱹᱱ ᱥᱟᱠᱟᱢ ᱮ ᱦᱟᱢᱮᱴ ᱟᱠᱟᱫᱼᱟ᱾ ᱥᱟᱱᱛᱟᱲᱤ ᱥᱟᱶᱦᱮᱫ ᱟᱨ ᱮᱴᱟᱜ ᱥᱟᱶᱦᱮᱫ ᱠᱚ ᱥᱮᱵᱟ ᱠᱟᱛᱮ ᱵᱟᱨ ᱜᱮᱥᱟᱭ ᱢᱚᱬᱮ ᱥᱮᱨᱢᱟ ᱨᱮᱭᱟᱜ ᱛᱩᱨᱩᱭ ᱮᱯᱨᱤᱞ ᱦᱤᱞᱚᱜ ᱵᱚᱸᱜᱟ ᱫᱤᱥᱚᱢ ᱛᱮᱭ ᱥᱮᱱ ᱮᱱᱟ᱾ ᱰᱚᱠᱴᱚᱨ ᱰᱚᱢᱟᱱ ᱥᱟᱦᱩ ᱥᱚᱢᱤᱨ ᱜᱚᱢᱠᱮ ᱫᱚ ᱥᱟᱱᱛᱟᱲ ᱵᱟᱝ ᱦᱩᱭ ᱠᱟᱛᱮ ᱨᱮᱦᱚᱸ ᱥᱟᱱᱛᱟᱲ ᱠᱚ ᱞᱟᱹᱜᱤᱫ ᱟᱹᱰᱤ ᱫᱟᱢᱟᱱ ᱠᱟᱹᱢᱤᱭ ᱠᱟᱹᱢᱤ ᱦᱚᱴᱚ ᱠᱟᱫᱟ ᱚᱱᱟᱛᱮ ᱟᱡ ᱫᱚ ᱥᱟᱱᱛᱟᱲ ᱥᱟᱶᱛᱟ ᱡᱟᱭ ᱡᱩᱜᱽ ᱡᱤᱣᱤᱫ ᱮ ᱫᱚᱦᱚ ᱠᱟᱭᱟ ᱢᱟ ᱛᱚᱵᱮ ᱱᱚᱣᱟ ᱵᱷᱤᱰᱤᱭᱳ ᱫᱚ ᱱᱚᱰᱮ ᱜᱮ ᱢᱩᱪᱟᱹᱫ ᱮᱱᱟ ᱟᱨ ᱫᱚᱦᱲᱟ ᱛᱮ ᱥᱟᱱᱟᱢ ᱠᱚ ᱡᱚᱦᱟᱨ